ᱥᱟᱱᱟᱢ ᱜᱟᱛᱮ ᱠᱚᱜᱮ ᱤᱧ ᱯᱟᱦᱴᱟ ᱠᱷᱚᱱᱟᱜ ᱞᱟᱦᱟᱛᱮ ᱱᱟᱥᱮ ᱫᱩᱠ ᱢᱮᱥᱟ ᱜᱚᱲ ᱡᱚᱦᱟᱨ ᱫᱚᱞᱤᱧ ᱟᱹᱲᱛᱤ ᱟᱯᱮ ᱠᱟᱱ ᱛᱟᱵᱚᱱ ᱜᱮᱭᱟ ᱤᱧ ᱜᱮ ᱟᱯᱮ ᱠᱚᱭᱤᱡ ᱡᱩᱱᱤᱭᱚᱨ ᱨᱟᱭᱴᱟᱨ ᱢᱤᱥᱴᱟᱨ ᱵᱷᱚᱸᱡᱽ ᱠᱩᱞ ᱵᱟᱹᱵᱩ ᱵᱤᱱᱳᱫ ᱠᱩᱢᱟᱨ ᱴᱩᱰᱩ ᱟᱨ ᱟᱵᱚᱣᱟᱜ ᱱᱚᱣᱟ ᱨᱚᱢᱚᱡᱽ ᱨᱚᱢᱡᱷᱚᱢ ᱨᱟᱹᱥᱠᱟᱹ ᱟᱠᱷᱲᱟ ᱤᱭᱩᱴᱩᱵᱽ ᱪᱮᱱᱮᱞ ᱯᱟᱦᱴᱟ ᱠᱷᱚᱱᱟᱜ ᱥᱟᱱᱟᱢ ᱜᱟᱛᱮ ᱠᱚᱜᱮ ᱥᱟᱹᱜᱩᱱ ᱫᱟᱨᱟᱢ ᱫᱮᱞᱟᱵᱚᱱ ᱮᱛᱚᱦᱚᱵ ᱞᱮᱜᱮ ᱛᱮᱦᱮᱧᱟᱜ ᱚᱱᱚᱬᱦᱮ ᱟᱠᱷᱲᱟ ᱟᱨ ᱛᱮᱦᱮᱧᱟᱜ ᱱᱚᱣᱟ ᱚᱱᱚᱬᱦᱮ ᱨᱮᱱᱟᱜ ᱧᱩᱛᱩᱢ ᱫᱚ ᱦᱩᱭᱩᱜ ᱠᱟᱱ ᱛᱟᱵᱚᱱᱟ ᱪᱟᱭᱱᱟ ᱢᱟᱞ

ᱡᱚᱛᱚ ᱞᱮᱠᱟᱱᱟᱜ ᱡᱤᱱᱤᱥ ᱜᱮ ᱡᱚᱢᱟ ᱠᱚ ᱵᱮᱨᱮᱞ ᱵᱮᱨᱮᱞ ᱟᱹᱰᱤ ᱜᱮᱠᱚ ᱪᱚᱨᱴᱷᱟ ᱜᱮᱭᱟ ᱪᱟᱭᱱᱟ ᱨᱤᱱ ᱡᱚᱛᱚ ᱦᱮᱨᱮᱞ ᱧᱮᱞ ᱞᱮᱠᱷᱟᱱᱮᱢ ᱨᱟᱹᱜᱤ ᱵᱩᱡᱷᱟᱹᱣ ᱴᱤᱵᱷᱤ ᱠᱚᱨᱮᱱᱟᱜ ᱱᱤᱭᱩᱡᱽ ᱪᱟᱭᱱᱟ ᱵᱮᱱᱟᱣ ᱥᱟᱢᱟᱱ ᱵᱚᱭᱦᱟ ᱚᱠᱚᱭ ᱦᱚᱸ ᱵᱟᱵᱚ ᱤᱭᱩᱡᱽ ᱮᱢᱟ ᱵᱚᱱ ᱨᱮᱦᱚᱸ ᱠᱚ ᱠᱚᱢ ᱫᱟᱢ ᱛᱮ ᱥᱟᱥᱛᱟ ᱪᱟᱯᱟᱫ ᱜᱤᱰᱤ ᱠᱟᱜᱼᱟ ᱵᱚ ᱜᱚᱴᱟ ᱨᱚᱰ ᱨᱟᱥᱛᱟ ᱛᱤᱥ ᱦᱚᱸ ᱵᱟᱝ ᱵᱚᱱ ᱤᱭᱩᱡᱟ ᱪᱟᱭᱱᱟ ᱵᱮᱱᱟᱣ ᱥᱟᱢᱟᱱ ᱠᱟᱹᱴᱤᱡ ᱠᱟᱹᱴᱤᱡ ᱡᱤᱱᱤᱥ ᱜᱮ ᱟᱹᱰᱤ ᱜᱮ ᱛᱟᱠᱚ ᱫᱟᱢᱟᱱ ᱪᱟᱭᱱᱟ ᱨᱤᱱ ᱦᱚᱲ ᱠᱚᱫᱚ ᱵᱮᱱᱟᱣᱮᱫ ᱟᱠᱚ ᱴᱤᱵᱷᱤ ᱨᱮᱰᱤᱭᱳ ᱞᱮᱯᱴᱚᱯ ᱱᱩᱠᱩ ᱜᱮᱠᱚ ᱵᱮᱱᱟᱣ ᱟᱠᱟᱫ ᱢᱳᱵᱟᱭᱤᱞ ᱨᱮᱦᱚᱸ ᱴᱤᱠᱴᱚᱠ ᱴᱤᱠᱴᱚᱠ ᱫᱚ ᱞᱟᱹᱠᱛᱤᱜ ᱠᱟᱱᱟ ᱯᱩᱨᱟᱹᱯᱩᱨᱤ ᱞᱚᱠ ᱚᱱᱟ ᱵᱚᱫᱚᱞ ᱛᱮᱵᱚᱱ ᱧᱮᱞᱟ ᱡᱚᱛᱚ ᱜᱮ ᱟᱡ ᱛᱚ ᱟᱞᱚ ᱯᱮ ᱰᱟᱣᱩᱱᱞᱳᱰᱟ ᱴᱤᱠᱴᱚᱠ ᱮᱯ ᱥᱚᱦᱚᱨ ᱵᱟᱡᱟᱨ ᱧᱮᱞ ᱞᱟᱹᱜᱤᱫ ᱢᱟ ᱢᱮᱱᱟᱜ ᱴᱷᱤᱠᱟ ᱢᱮᱯ ᱵᱷᱟᱨᱚᱛ ᱥᱚᱨᱠᱟᱨᱟᱜ ᱠᱟᱛᱷᱟ ᱦᱚᱸ ᱞᱟᱹᱠᱛᱤᱜ ᱠᱟᱱ ᱜᱮᱭᱟ ᱵᱟᱛᱟᱣ ᱪᱟᱭᱱᱟ ᱨᱮᱱᱟᱜ ᱥᱟᱢᱟᱱ ᱵᱚᱭᱦᱟ ᱚᱠᱚᱭ ᱦᱚᱸ ᱵᱟᱵᱚ ᱦᱟᱛᱟᱣ ᱵᱟᱵᱚᱱ ᱵᱮᱵᱷᱟᱨ ᱠᱷᱟᱱ ᱱᱩᱠᱩᱣᱟᱜ ᱮᱯ ᱱᱤᱦᱟᱹᱛᱤ ᱜᱮᱠᱚ ᱞᱚᱥᱚᱜ ᱵᱟᱹᱲᱤᱡ ᱵᱚᱫᱢᱟᱥ ᱠᱚ ᱠᱟᱹᱢᱤ ᱨᱮᱦᱚᱸ ᱱᱩᱠᱩ ᱫᱚ ᱵᱟᱠᱚ ᱫᱚᱥᱚᱜ ᱟᱵᱚ ᱴᱷᱮᱱ ᱥᱟᱢᱟᱱ ᱟᱹᱠᱷᱨᱤᱧ ᱠᱟᱛᱮ ᱧᱟᱢᱮᱜᱼᱟ ᱠᱚ ᱯᱩᱭᱥᱟᱹ ᱮᱱᱛᱮ ᱨᱮᱦᱚᱸ ᱜᱮ ᱟᱵᱚ ᱪᱮᱛᱟᱱ ᱨᱮ ᱱᱩᱱᱟᱹᱜ ᱪᱮᱫᱟᱜ ᱦᱤᱸᱥᱟᱹ ᱱᱩᱠᱩ ᱢᱟᱠᱚ ᱪᱟᱹᱞᱩᱭᱮᱫᱼᱟ ᱟᱵᱚ ᱥᱟᱞᱟᱜ ᱠᱩᱥᱛᱤ ᱠᱤᱨᱤᱧ ᱟᱹᱠᱷᱨᱤᱧ ᱨᱮ ᱵᱟᱵᱚ ᱫᱚᱦᱚᱭᱟ ᱱᱩᱠᱩ ᱥᱟᱞᱟᱜ ᱫᱩᱥᱛᱤ ᱵᱷᱟᱨᱚᱛ ᱫᱤᱥᱚᱢ ᱪᱮᱛᱟᱱ ᱨᱮᱦᱚᱸ ᱪᱮᱫ ᱪᱚ ᱛᱟᱠᱚ ᱢᱮᱱᱟᱜ ᱜᱮᱭᱟ ᱨᱟᱜᱽ ᱨᱚᱥ ᱚᱱᱟ ᱪᱤᱠᱟᱜᱮ ᱤᱱᱰᱤᱭᱟ ᱛᱮᱦᱚᱸ ᱯᱟᱥᱱᱟᱣ ᱠᱮᱜᱼᱟ ᱠᱚ ᱵᱷᱟᱭᱨᱚᱥ ᱠᱳᱨᱳᱱᱟ ᱵᱷᱟᱭᱨᱚᱥ ᱛᱮ ᱦᱚᱲ ᱠᱚ ᱜᱩᱡᱩᱜ ᱠᱟᱱᱟ ᱦᱟᱡᱟᱨ ᱦᱟᱡᱟᱨ ᱵᱚᱛᱚᱨ ᱡᱟᱞᱟ ᱛᱮᱠᱚ ᱧᱤᱨ ᱵᱟᱹᱜᱤᱭᱟᱜ ᱠᱟᱱᱟ ᱥᱟᱺᱜᱤᱧ ᱫᱤᱥᱚᱢ ᱵᱟᱡᱟᱨ ᱪᱟᱭᱱᱟ ᱨᱤᱱ ᱦᱚᱲ ᱠᱚ ᱥᱟᱞᱟᱜ ᱫᱚ ᱵᱟᱝ ᱟᱛᱟᱵᱚᱱᱟ ᱠᱟᱨᱵᱟᱨ ᱤᱱᱰᱤᱭᱟ ᱨᱤᱱ ᱦᱚᱲ ᱥᱟᱞᱟᱜ ᱢᱟ ᱞᱟᱹᱲᱦᱟᱹᱭ ᱜᱮᱠᱚ ᱥᱟᱨᱵᱷᱟᱨ ᱟᱵᱚ ᱫᱚ ᱡᱚᱛᱚ ᱜᱮ ᱫᱟᱭᱟ ᱜᱮᱵᱚ ᱜᱮᱨᱟᱝ ᱪᱤᱱ ᱦᱚᱲ ᱫᱚ ᱟᱵᱚ ᱪᱮᱛᱟᱱ ᱨᱮ ᱥᱮᱸᱜᱮᱞ ᱥᱟᱨ ᱠᱚ ᱛᱮᱨᱟᱝ ᱥᱮᱫᱟᱭ ᱡᱩᱜᱽ ᱨᱮᱦᱚᱸ ᱞᱟᱹᱲᱦᱟᱹᱭ ᱦᱩᱭ ᱞᱮᱱᱟ ᱪᱤᱱ ᱟᱨ ᱵᱷᱟᱨᱚᱛ ᱱᱩᱠᱩ ᱛᱩᱞᱩᱡ ᱛᱟᱯᱟᱝ ᱛᱩᱯᱩᱫ ᱱᱤᱛᱚᱜ ᱦᱚᱸ ᱟᱹᱰᱤ ᱡᱚᱨᱩᱨᱚᱛ ᱟᱫᱚ ᱛᱤᱥᱦᱚᱸ ᱵᱟᱵᱚ ᱦᱟᱛᱟᱣᱟ ᱪᱟᱭᱱᱟ ᱨᱮᱱᱟᱜ ᱢᱟᱞ ᱤᱱᱟᱹᱜ ᱜᱮᱵᱚᱱ ᱥᱟᱦᱟᱣᱟ ᱟᱫᱚ ᱢᱮᱬᱦᱮᱫ ᱥᱟᱹᱵᱲᱤ ᱛᱮ ᱫᱟᱞ ᱡᱩᱢᱤᱫ ᱜᱮᱭᱟ ᱟᱨ ᱫᱚᱲᱦᱚ ᱜᱮᱭᱟ ᱪᱤᱱ ᱦᱚᱲ ᱠᱚᱣᱟᱜ ᱫᱚ ᱯᱟᱹᱴᱤ ᱥᱟᱨᱟ ᱜᱷᱟᱱᱮ ᱠᱚ ᱦᱚᱨᱦᱚ ᱠᱟᱜ ᱠᱟᱱ ᱥᱟᱹᱨᱤᱜᱮ ᱜᱟᱞᱣᱟᱱ ᱜᱷᱟᱹᱴᱤ ᱟᱵᱚᱨᱤᱱ ᱦᱚᱲ ᱠᱚᱦᱚᱸ ᱢᱮᱱᱟᱜ ᱠᱚᱜᱮᱭᱟ ᱤᱱᱰᱤᱭᱟᱱ ᱟᱨᱢᱤ ᱪᱟᱞᱟᱜ ᱵᱟᱠᱚ ᱵᱚᱛᱚᱨᱚᱜ ᱠᱟᱱᱟ ᱜᱟᱞᱣᱟᱱ ᱜᱷᱟᱹᱴᱤ ᱡᱟᱨᱱᱤ ᱮᱱᱛᱮ ᱨᱮᱦᱚᱸ ᱦᱚᱨᱦᱚᱭ ᱜᱮᱭᱟ ᱵᱚ ᱵᱷᱟᱨᱚᱛ ᱨᱮᱱᱟᱜ ᱥᱤᱢᱟᱹ ᱜᱩᱡᱩᱜ ᱠᱷᱟᱱ ᱵᱚ ᱦᱟᱛᱟᱣ ᱜᱮᱭᱟᱭ ᱥᱚᱨᱠᱟᱨ ᱦᱚᱸ ᱡᱚᱛᱚ ᱡᱤᱢᱟᱹ ᱥᱤᱢᱟᱹ ᱫᱷᱟᱨᱮ ᱨᱮ ᱦᱚᱨ ᱦᱚᱸ ᱢᱟ ᱵᱩᱡᱷᱟᱹᱣ ᱜᱮᱭᱟ ᱟᱸᱴ ᱛᱟᱯᱟᱝ ᱛᱩᱯᱩᱫ ᱜᱮ ᱦᱩᱭ ᱟᱵᱚᱱᱟ ᱦᱟᱛᱟᱣ ᱟᱠᱟᱜᱼᱟ ᱵᱚ ᱥᱚᱯᱚᱫ ᱯᱟᱴ ᱯᱩᱨᱟᱹ ᱯᱩᱨᱤᱢᱟ ᱵᱟᱠᱚ ᱮᱢ ᱟᱠᱟᱫ ᱵᱚᱱᱟ ᱯᱷᱟᱭᱨᱤᱝ ᱨᱮᱱᱟᱜ ᱚᱰᱟᱨ ᱥᱩᱛᱩᱜ ᱥᱩᱢᱩᱝ ᱡᱤᱣᱤ ᱟᱛᱮ ᱦᱚᱨᱦᱚ ᱠᱟᱜ ᱠᱟᱱᱟ ᱵᱚ ᱵᱚᱰᱟᱨ ᱟᱯᱟᱱ ᱟᱹᱯᱤᱱ ᱠᱟᱹᱢᱤ ᱫᱚ ᱵᱟᱝᱜᱮ ᱞᱟᱹᱠᱛᱤᱜ ᱠᱟᱱᱟ ᱦᱮᱲᱟ ᱞᱟᱹᱲᱦᱟᱹᱭ ᱛᱮᱜᱮ ᱦᱩᱭᱩᱜ ᱛᱟᱵᱚᱱᱟ ᱥᱮᱴᱮᱨ ᱞᱮᱱᱠᱷᱟᱱ ᱚᱱᱟ ᱵᱮᱲᱟ ᱛᱤᱥ ᱦᱚᱸᱜᱮ ᱵᱟᱵᱚᱱ ᱟᱲᱟᱜᱟᱜᱼᱟ ᱥᱤᱢᱟᱹ ᱮᱴᱮᱫ ᱯᱟᱹᱪᱨᱤ ᱪᱟᱞᱟᱜ ᱵᱟᱝᱵᱚᱱ ᱵᱚᱛᱚᱨᱚᱜᱼᱟ ᱥᱟᱹᱨᱤᱜᱮ ᱠᱚᱴ ᱠᱩᱪᱨᱤ ᱱᱤᱦᱟᱹᱛ ᱜᱮ ᱞᱟᱹᱠᱛᱤᱜ ᱠᱟᱱᱟ ᱵᱷᱟᱨᱚᱛ ᱫᱤᱥᱚᱢ ᱨᱩᱠᱷᱤᱭᱟᱹ ᱪᱮᱸᱜᱷᱟ ᱟᱵᱚ ᱪᱮᱛᱱᱟ ᱟᱵᱚ ᱵᱟᱵᱚ ᱡᱟᱹᱯᱤᱫᱟ ᱱᱤᱨᱫᱷᱩᱠᱤᱭᱟᱹ ᱡᱟᱦᱟᱸᱭ ᱠᱚᱠᱚ ᱥᱚᱦᱤᱫ ᱟᱠᱟᱱᱟ ᱛᱟᱦᱮᱱ ᱜᱮᱭᱟᱯᱮ ᱚᱢᱚᱨ ᱢᱟᱨᱟᱝ ᱵᱩᱨᱩ ᱡᱟᱦᱮᱨ ᱟᱭᱳ ᱴᱷᱮᱱ ᱟᱞᱮ ᱦᱚᱸᱞᱮ ᱨᱟᱜ ᱦᱚᱢᱚᱨ ᱟᱨ ᱮᱨᱟ ᱦᱚᱯᱚᱱ ᱱᱟᱯᱟᱭ ᱛᱮᱜᱮ ᱠᱚ ᱟᱹᱥᱩᱞᱚᱜ ᱢᱟ ᱛᱟᱠᱚ ᱟᱜᱟᱢ ᱨᱮ ᱥᱚᱦᱤᱫ ᱟᱠᱟᱱ ᱦᱚᱲ ᱠᱚᱣᱟᱜ ᱧᱩᱛᱩᱢ ᱚᱞᱚᱜ ᱢᱟ ᱱᱟᱜᱟᱢ ᱨᱮ ᱢᱟ ᱛᱚᱵᱮ ᱵᱚᱭᱦᱟ ᱠᱚ ᱨᱚᱲ ᱨᱚᱲ ᱛᱮ ᱚᱠᱟ ᱠᱚᱨᱮ ᱞᱤᱧ ᱨᱚᱲ ᱵᱟᱹᱲᱛᱤ ᱟᱠᱟᱫ ᱠᱷᱟᱱ ᱡᱚᱲᱛᱤ ᱟᱛᱮ ᱟᱯᱮ ᱠᱚᱴᱷᱮᱱ ᱤᱠᱟᱹ ᱞᱤᱧ ᱠᱷᱚᱡᱚᱜ ᱠᱟᱱ ᱛᱟᱵᱚᱱᱟ ᱢᱟ ᱮᱱᱠᱷᱟᱱ ᱢᱩᱪᱟᱹᱫ ᱨᱮ ᱫᱩᱠ ᱥᱟᱛᱞᱟ ᱥᱟᱱᱟᱢ ᱠᱚᱜᱮ ᱥᱟᱹᱜᱩᱱ ᱡᱚᱦᱟᱨ